ᱵᱷᱤᱰᱤᱭᱳ ᱟᱲᱟᱜ ᱞᱮᱱᱟ ᱠᱤᱪᱷᱩ ᱫᱤᱱ ᱢᱟᱲᱟᱝ ᱨᱮ ᱪᱮᱴᱨᱟ ᱟᱞᱮ ᱥᱮᱱ ᱟᱹᱰᱤ ᱡᱳᱨᱮ ᱦᱤᱡᱩᱜ ᱠᱟᱱᱟ ᱢᱮᱱᱛᱮ ᱟᱨ ᱚᱱᱠᱟ ᱜᱮ ᱪᱮᱴᱨᱟ ᱯᱚᱨᱮ ᱯᱚᱨᱮ ᱛᱮ ᱱᱤᱛᱚᱜ ᱦᱟᱹᱛᱤ ᱠᱚ ᱦᱮᱡ ᱟᱠᱟᱱᱟ ᱟᱨ ᱱᱚᱣᱟ ᱟᱞᱮ ᱡᱟᱯᱟᱜ ᱵᱟᱸᱥᱵᱤᱞᱟᱹ ᱯᱚᱧᱪᱟᱭᱮᱛ ᱫᱟᱲᱫᱩᱲ ᱟᱹᱛᱩ ᱨᱤᱱᱤᱡ ᱢᱤᱫ ᱦᱚᱲ ᱠᱚ ᱞᱮᱵᱮᱫ ᱜᱚᱡ ᱟᱠᱟᱫᱮᱭᱟ ᱱᱟᱦᱟᱜ ᱡᱷᱟᱲᱟᱭ ᱪᱟᱞᱟᱣ ᱞᱮᱱᱟ ᱟᱨ ᱚᱱᱛᱮ ᱨᱮᱜᱮ ᱦᱟᱸᱜ ᱠᱚ ᱜᱷᱟᱹᱣᱞᱟᱹᱣ ᱠᱟᱫᱮᱭᱟ ᱢᱮᱱᱫᱚ ᱞᱟᱜᱟ ᱥᱮᱴᱮᱨ ᱠᱟᱛᱮᱫ ᱠᱚ ᱞᱮᱵᱮᱫ ᱜᱚᱡ ᱟᱠᱟᱫᱮᱭᱟ ᱟᱨ ᱟᱹᱰᱤ ᱰᱷᱮᱨ ᱦᱟᱹᱛᱤ ᱠᱚ ᱦᱮᱡ ᱟᱠᱟᱱᱟ ᱚᱱᱟ ᱵᱟᱸᱥᱵᱤᱞᱟᱹ ᱯᱚᱧᱪᱟᱭᱮᱛ ᱥᱮᱫ ᱟᱨ ᱠᱷᱩᱵ ᱥᱟᱸᱜᱮ ᱠᱚ ᱦᱮᱡ ᱟᱠᱟᱱᱟ ᱟᱨ ᱠᱷᱩᱵ ᱠᱚ ᱞᱟᱜᱟᱭᱮᱫ ᱠᱚ ᱨᱮᱦᱚᱸ ᱵᱟᱠᱚ ᱥᱟᱦᱟᱜ ᱠᱟᱱᱟ ᱵᱤᱞᱟᱹᱛ ᱦᱟᱹᱛᱤ ᱠᱟᱱᱟ ᱥᱮᱠᱚ ᱵᱩᱨᱩ ᱦᱟᱹᱛᱤ ᱠᱟᱱᱟ ᱡᱮᱦᱳ ᱚᱱᱛᱮ ᱛᱤᱨᱤᱥᱴᱤ ᱯᱟᱠᱷᱟ ᱯᱟᱠᱷᱤ ᱠᱚ ᱦᱮᱡ ᱟᱠᱟᱱᱟ ᱦᱟᱸᱜ ᱟᱨ ᱵᱟᱲᱟᱭ ᱡᱚᱝ ᱠᱟᱛᱷᱟ ᱵᱟᱨᱚᱢᱵᱟᱨ ᱟᱞᱮ ᱥᱮᱫ ᱵᱤᱨ ᱡᱚᱱᱛᱩ ᱥᱟᱞᱟᱜ ᱟᱹᱰᱤ ᱟᱸᱴ ᱛᱮ ᱞᱟᱹᱲᱦᱟᱹᱭ ᱦᱩᱭᱩᱜ ᱠᱟᱱᱟ ᱟᱨ ᱠᱤᱪᱷᱩ ᱫᱤᱱ ᱢᱟᱲᱟᱝ ᱨᱮ ᱚᱱᱮ ᱪᱟᱴᱨᱟ ᱵᱷᱤᱰᱤᱭᱳ ᱵᱤᱱ ᱟᱲᱟᱜ ᱞᱮᱫᱼᱟ ᱥᱮ ᱪᱟᱴᱨᱟ ᱟᱞᱮ ᱥᱮᱱᱮ ᱦᱤᱡᱩᱜ ᱠᱟᱱᱟ ᱦᱚᱸ ᱥᱟᱹᱨᱤ ᱜᱮ ᱠᱤᱪᱷᱩ ᱫᱤᱱ ᱯᱚᱨᱮ ᱫᱚ ᱩᱱᱤ ᱦᱚᱸ ᱚᱠᱟ ᱥᱮᱱᱮ ᱜᱟᱭᱚᱵ ᱟᱠᱟᱱᱟ ᱚᱱᱮ ᱵᱟᱭ ᱞᱟᱹᱭᱚᱜᱚᱜ ᱠᱟᱱᱟ ᱚᱠᱟ ᱢᱩᱦᱩᱨᱛᱚ ᱨᱮ ᱦᱤᱡᱩᱜ ᱟᱭ ᱥᱮ ᱵᱟᱭ ᱦᱤᱡᱩᱜᱼᱟ ᱵᱟᱝ ᱞᱟᱹᱭᱚᱜᱚᱜ ᱠᱟᱱᱟ ᱵᱩᱨᱩ ᱫᱷᱟᱨᱮ ᱠᱟᱛᱷᱟ ᱢᱟ ᱛᱚ ᱦᱟᱹᱛᱤ ᱠᱚ ᱦᱮᱡ ᱟᱠᱟᱱᱟ ᱱᱤᱛᱚᱜ ᱛᱤᱨᱤᱥᱴᱤ ᱯᱟᱠᱷᱟ ᱯᱟᱹᱠᱷᱤ ᱟᱨ ᱩᱱᱠᱩ ᱠᱚᱣᱟᱜ ᱵᱚᱨ ᱵᱚᱛᱚᱨ ᱱᱤᱛᱚᱜ ᱟᱞᱮ ᱠᱚ ᱵᱷᱤᱛᱤᱨ ᱨᱮ ᱟᱹᱰᱤ ᱜᱟᱱ ᱡᱟᱹᱥᱛᱤ ᱤᱫᱤ ᱟᱠᱟᱱᱟ ᱟᱨ ᱵᱟᱸᱥᱵᱤᱞᱟᱹ ᱯᱚᱧᱪᱟᱭᱮᱛ ᱫᱟᱲᱫᱩᱲ ᱟᱹᱛᱩ ᱨᱤᱱᱤᱡ ᱠᱷᱚᱵᱚᱨ ᱟᱸᱡᱚᱢᱚᱜ ᱠᱟᱱᱟ ᱵᱟᱲᱟᱭ ᱟᱠᱟᱱᱟ ᱟᱨ ᱠᱚᱱᱚᱠ ᱱᱤᱭᱩᱡᱽ ᱠᱚᱨᱮ ᱦᱚᱸᱯᱮ ᱧᱮᱞ ᱫᱟᱲᱮᱭᱟᱜᱼᱟ ᱱᱚᱣᱟ ᱫᱚ ᱯᱷᱮᱠ ᱵᱷᱤᱰᱤᱭᱳ ᱫᱚ ᱵᱟᱝ ᱠᱟᱱᱟ ᱥᱟᱹᱨᱤ ᱵᱷᱤᱰᱤᱭᱳ ᱠᱟᱱᱟ ᱚᱱᱟᱜᱮ ᱟᱹᱰᱤ ᱪᱤᱱᱛᱟᱹ ᱨᱮᱱᱟᱜ ᱠᱟᱛᱷᱟ ᱡᱮ ᱚᱲᱟᱜ ᱠᱚ ᱵᱚᱞᱚ ᱠᱟᱛᱮ ᱦᱩᱲᱩ ᱪᱟᱣᱞᱮ ᱠᱚ ᱡᱚᱢᱮᱜᱼᱟ ᱟᱨ ᱡᱟᱦᱟᱸ ᱛᱤᱱᱟᱹᱜ ᱵᱟᱹᱫᱽ ᱵᱟᱹᱭᱦᱟᱹᱲ ᱨᱮ ᱛᱟᱦᱮᱸ ᱠᱟᱱᱟ ᱥᱟᱨᱮᱡ ᱵᱟᱨᱮᱡ ᱚᱱᱟ ᱠᱚ ᱡᱚᱛᱚ ᱠᱚ ᱱᱚᱥᱴᱚ ᱪᱟᱵᱟ ᱟᱠᱟᱫᱼᱟ ᱢᱟᱱᱮ ᱛᱤᱨᱤᱥᱴᱤ ᱦᱟᱹᱛᱤ ᱠᱷᱟᱱ ᱩᱭᱦᱟᱹᱨ ᱠᱟᱜ ᱯᱮ ᱪᱮᱫ ᱠᱚ ᱪᱤᱠᱟᱹ ᱤᱫᱤᱭᱮᱫᱼᱟ ᱡᱟᱦᱟᱸ ᱥᱮᱫ ᱛᱮᱠᱚ ᱪᱟᱞᱟᱜᱼᱟ ᱪᱮᱫ ᱠᱚ ᱪᱤᱠᱟᱹ ᱤᱫᱤᱭᱟ ᱟᱨ ᱚᱱᱟ ᱚᱲᱟᱜ ᱠᱚᱨᱮᱱᱟᱜ ᱠᱤᱪᱷᱩ ᱜᱟᱱ ᱦᱩᱲᱩ ᱠᱚᱫᱚ ᱵᱚᱞᱚ ᱠᱟᱛᱮ ᱨᱟᱹᱯᱩᱫ ᱠᱟᱛᱮ ᱠᱚ ᱡᱚᱢ ᱟᱠᱟᱫᱼᱟ ᱠᱚ ᱟᱨ ᱱᱚᱜᱼᱚ ᱱᱚᱝᱠᱟᱱ ᱜᱷᱚᱴᱚᱱᱟ ᱠᱚ ᱟᱞᱮ ᱥᱮᱫ ᱨᱮ ᱟᱹᱰᱤ ᱡᱳᱨ ᱜᱷᱚᱴᱟᱜ ᱠᱟᱱᱟ ᱛᱤᱥᱚᱜ ᱫᱚ ᱪᱮᱴᱨᱟ ᱥᱟᱞᱟᱜ ᱛᱤᱥᱚᱜ ᱫᱚ ᱦᱟᱹᱛᱤ ᱥᱟᱞᱟᱜ ᱛᱤᱥᱚᱜ ᱫᱚ ᱮᱢᱟᱱ ᱛᱮᱢᱟᱱ ᱠᱩᱞ ᱵᱟᱱᱟ ᱥᱟᱞᱟᱜ ᱟᱨ ᱥᱟᱹᱨᱤᱜᱮ ᱫᱩᱠ ᱵᱩᱡᱷᱟᱹᱜᱼᱟ ᱵᱩᱨᱩ ᱫᱷᱟᱨᱮ ᱨᱮᱫᱚ ᱟᱹᱰᱤᱜᱮ ᱟᱱᱟᱴ ᱮᱴᱠᱮᱴᱚᱬᱮ ᱯᱟᱲᱟᱜᱼᱟ ᱥᱮ ᱵᱟᱡᱟᱨ ᱫᱷᱟᱨᱮ ᱨᱮᱦᱚᱸ ᱚᱱᱠᱟ ᱟᱹᱰᱤᱜᱟᱱ ᱮᱴᱠᱮᱴᱚᱬᱮ ᱢᱮᱱᱟᱜ ᱜᱮᱭᱟ ᱚᱱᱟ ᱢᱟ ᱵᱟᱹᱧ ᱞᱟᱹᱭ ᱫᱟᱲᱮᱭᱟᱜᱼᱟ ᱛᱚ ᱵᱩᱨᱩ ᱫᱷᱟᱨᱮ ᱨᱮᱫᱚ ᱱᱩᱜᱼᱩ ᱱᱩᱠᱩ ᱵᱤᱨ ᱡᱚᱱᱛᱩ ᱠᱚ ᱥᱟᱞᱟᱜ ᱞᱟᱹᱲᱦᱟᱹᱭ ᱥᱟᱢᱱᱟ ᱛᱮ ᱦᱩᱭᱩᱜᱼᱟ ᱟᱨ ᱱᱮᱜᱼᱮ ᱱᱤᱝᱠᱟᱹ ᱫᱷᱟᱨᱟ ᱜᱮ ᱤᱱᱯᱷᱚᱨᱢᱮᱥᱚᱱ ᱵᱷᱤᱰᱤᱭᱳ ᱛᱟᱦᱮᱸ ᱠᱟᱱᱟ ᱱᱮᱜᱼᱮ ᱱᱤᱝᱠᱟᱹ ᱫᱷᱟᱨᱟ ᱜᱮ ᱟᱯᱮ ᱠᱚ ᱟᱯᱰᱮᱴ ᱮᱢ ᱞᱟᱹᱜᱤᱫ ᱱᱚᱣᱟ ᱵᱷᱤᱰᱤᱭᱳ ᱛᱟᱦᱮᱸ ᱠᱟᱱᱟ ᱛᱚ ᱢᱟ ᱡᱟᱹᱥᱛᱤ ᱵᱟᱲᱟᱭ ᱡᱚᱝ ᱞᱟᱹᱜᱤᱫ ᱠᱷᱟᱱ ᱱᱚᱣᱟ ᱪᱮᱱᱮᱞ ᱥᱟᱵᱥᱠᱨᱟᱭᱤᱵ ᱠᱟᱛᱮ ᱫᱚᱦᱚ ᱠᱟᱜ ᱢᱟ ᱱᱚᱣᱟ ᱠᱷᱟᱴᱚ ᱢᱟᱪᱷᱟ ᱵᱞᱚᱜ ᱫᱚ ᱱᱤᱱᱟᱹᱜ ᱨᱮᱜᱮᱧ ᱢᱩᱪᱟᱹᱫ ᱠᱮᱫ ᱛᱟᱵᱚᱱᱟ